ᱢᱟᱨᱠᱮᱴ ᱜᱮ ᱱᱟᱦᱟᱜ ᱤᱧ ᱦᱮᱡ ᱟᱠᱟᱱᱟ ᱯᱚᱨᱤᱵᱟᱨ ᱨᱮ ᱴᱤᱱᱟᱹᱜ ᱠᱟᱛᱮᱫ ᱡᱮ ᱯᱚᱨᱤᱵᱟᱨ ᱦᱚᱸ ᱵᱟᱝ ᱡᱚᱢ ᱥᱟᱱᱟ ᱜᱚᱫ ᱢᱮᱭᱟ ᱢᱟᱱᱮ ᱯᱚᱴᱞᱚ ᱟᱥᱤ ᱴᱟᱠᱟ ᱱᱚᱵᱽᱵᱳᱭ ᱴᱟᱠᱟ ᱠᱟᱨᱞᱟ ᱟᱥᱤ ᱴᱟᱠᱟ ᱱᱚᱵᱽᱵᱳᱭ ᱴᱟᱠᱟ ᱟᱨ ᱡᱚᱛᱚᱣᱟᱜ ᱜᱮ ᱤᱱᱟᱹ ᱟᱥᱤ ᱱᱚᱵᱽᱵᱳᱭ ᱴᱟᱠᱟ ᱪᱟᱞᱟᱣ ᱞᱮᱱ ᱛᱟᱦᱮᱸᱫ ᱤᱧ ᱯᱚᱨᱤᱵᱟᱨ ᱠᱚᱧ ᱟᱹᱜᱩ ᱠᱮᱫᱼᱟ ᱡᱟᱹᱥᱛᱤ ᱫᱚ ᱪᱮᱫ ᱦᱚᱸ ᱵᱟᱝ ᱟᱲᱟᱜ ᱤᱧ ᱟᱹᱜᱩ ᱠᱮᱫᱼᱟ ᱟᱨ ᱟᱹᱰᱤ ᱯᱚᱴᱚᱞ ᱤᱱᱟᱹ ᱠᱚᱜᱮᱧ ᱟᱹᱜᱩ ᱠᱮᱜᱼᱟ ᱧᱮᱞ ᱡᱚᱝ ᱯᱮ ᱞᱚᱵᱮ ᱴᱟᱠᱟ ᱟᱥᱤ ᱴᱟᱠᱟ ᱞᱚᱵᱮ ᱴᱟᱠᱟ ᱠᱤᱞᱳ ᱫᱚ ᱯᱚᱴᱲᱚ ᱟᱨ ᱟᱲᱟᱜ ᱤᱧ ᱟᱹᱜᱩ ᱠᱮᱜᱼᱟ ᱚᱱᱟ ᱤᱱᱟᱹ ᱤᱱᱟᱹ ᱟᱲᱟᱜ ᱨᱮ ᱛᱤᱱᱟᱹᱜ ᱛᱤᱨᱤᱥ ᱴᱟᱠᱟ ᱟᱨ ᱱᱟᱛᱮ ᱱᱚᱣᱟ ᱵᱷᱮᱱᱰᱤᱧ ᱟᱹᱜᱩ ᱠᱟᱜᱼᱟ ᱛᱟᱞᱟ ᱠᱤᱞᱳ ᱚᱱᱟ ᱦᱚᱸ ᱵᱷᱮᱱᱰᱤ ᱛᱟᱞᱟ ᱠᱤᱞᱳ ᱱᱚᱣᱟ ᱫᱚ ᱠᱚᱢ ᱫᱷᱟᱨᱟ ᱧᱚᱜ ᱜᱮᱭᱟ ᱱᱚᱣᱟ ᱫᱚ ᱛᱤᱱᱟᱹᱜ ᱛᱤᱧ ᱟᱹᱜᱩ ᱠᱮᱜᱼᱟ ᱪᱟᱞᱤᱥ ᱴᱟᱠᱟ ᱠᱤᱞᱳ ᱵᱷᱮᱱᱰᱤ ᱫᱚ ᱵᱷᱩᱵᱽᱱᱮᱥᱚᱨ ᱨᱮ ᱛᱟᱦᱮᱸ ᱠᱟᱛᱮ ᱡᱩᱫᱤ ᱛᱟᱦᱮᱱᱟ ᱵᱷᱩᱵᱽᱱᱮᱥᱚᱨ ᱨᱮᱢ ᱛᱟᱦᱮᱱ ᱠᱷᱟᱱ ᱫᱚ ᱯᱩᱨᱟᱹ ᱠᱟᱸᱜᱟᱲ ᱪᱟᱵᱟᱜ ᱟᱢ